ᱟᱹᱰᱤ ᱵᱮᱥ ᱢᱤᱱᱟᱹᱧᱟ ᱟᱹᱰᱤ ᱱᱟᱯᱟᱭ ᱢᱤᱱᱟᱹᱧᱟ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮ ᱞᱩᱜᱩ ᱵᱩᱨᱩ ᱜᱷᱟᱱᱴᱟ ᱵᱟᱲᱤ ᱨᱮᱱ ᱡᱟᱦᱟᱸᱭ ᱫᱚᱭ ᱥᱟᱹᱪᱤᱣ ᱠᱟᱱ ᱛᱟᱵᱚᱱᱟᱭ ᱢᱟᱱᱚᱛᱟᱱ ᱞᱩᱵᱤᱱ ᱢᱩᱨᱢᱩ ᱱᱚᱣᱟ ᱢᱟᱨᱟᱝ ᱵᱤᱨ ᱥᱟᱠᱨᱟᱛ ᱥᱮᱸᱫᱽᱨᱟ ᱫᱤᱥᱚᱢ ᱵᱟᱹᱭᱥᱤ ᱵᱚᱡᱷᱟ ᱛᱩᱧ ᱢᱟᱦᱟ ᱥᱚᱢᱢᱮᱞᱚᱱ ᱟᱭᱳᱡᱚᱱ ᱛᱟᱦᱮᱸ ᱠᱟᱱᱟ ᱡᱟᱦᱟᱸ ᱫᱚ ᱫᱷᱟᱱᱵᱟᱫᱽ ᱴᱩᱱᱰᱤ ᱢᱟᱪᱷᱟᱨᱟ ᱟᱛᱳ ᱨᱮ ᱟᱨ ᱱᱤᱭᱟᱹ ᱥᱟᱠᱨᱟᱛ ᱵᱟᱵᱚᱫ ᱛᱮ ᱥᱮ ᱟᱵᱚᱣᱟᱜ ᱥᱚᱢᱟᱡᱽ ᱵᱟᱵᱚᱫ ᱛᱮ ᱟᱹᱰᱤ ᱫᱟᱢᱟᱱ ᱫᱟᱢᱟᱱ ᱨᱮᱭᱟᱜ ᱠᱟᱛᱷᱟᱭ ᱨᱚᱲ ᱥᱚᱫᱚᱨ ᱠᱟᱣ ᱵᱚᱱᱟ ᱛᱚ ᱱᱤᱭᱟᱹ ᱵᱷᱤᱰᱤᱭᱳ ᱨᱮ ᱠᱚᱱᱴᱤᱱᱤᱭᱩ ᱯᱮ ᱛᱟᱦᱮᱱ ᱛᱟᱵᱚᱱᱟ ᱛᱚ ᱫᱤᱞᱟᱢ ᱵᱚᱱ ᱵᱷᱤᱰᱤᱭᱳ ᱵᱚᱱ ᱥᱩᱨᱩ ᱞᱮᱜᱮ ᱛᱮᱦᱮᱧ ᱱᱚᱰᱮ ᱵᱚᱱ ᱵᱟᱲᱟᱭ ᱠᱮᱫᱟ ᱟᱞᱮ ᱫᱚ ᱢᱟᱨᱟᱝ ᱦᱚᱲ ᱴᱟᱠᱟ ᱯᱚᱭᱥᱟ ᱛᱮᱫᱚ ᱵᱟᱹᱱᱩᱜ ᱞᱮᱭᱟ ᱢᱟᱨᱟᱝ ᱦᱚᱲ ᱫᱟᱲᱮ ᱛᱮᱫᱚ ᱵᱟᱹᱱᱩᱜ ᱞᱮᱭᱟ ᱢᱮᱱᱠᱷᱟᱱ ᱢᱤᱫᱴᱮᱱ ᱜᱮ ᱤᱧᱟᱹᱝ ᱡᱤᱣᱤ ᱨᱤᱧ ᱩᱭᱦᱟᱹᱨᱟ ᱪᱟᱦᱮ ᱱᱚᱰᱮ ᱟᱞᱮ ᱡᱟᱣᱜᱮ ᱥᱤᱠᱟᱱᱫᱟᱨ ᱵᱟᱹᱵᱩ ᱛᱟᱠᱚ ᱢᱮᱱᱟᱜ ᱠᱚ ᱱᱚᱛᱮ ᱟᱞᱮ ᱨᱟᱢᱠᱨᱤᱥᱱᱟ ᱵᱟᱹᱵᱩ ᱱᱚᱛᱮ ᱥᱟᱨᱡᱚᱱ ᱵᱟᱹᱵᱩ ᱛᱟᱠᱚ ᱡᱟᱣᱜᱮ ᱢᱮᱱᱟᱜ ᱠᱚᱣᱟ ᱟᱹᱞᱤᱧ ᱡᱟᱦᱟᱸᱭ ᱠᱚ ᱵᱟᱲᱟᱭᱮᱫ ᱞᱤᱧ ᱟᱞᱮ ᱫᱚ ᱢᱤᱫᱴᱮᱱ ᱢᱚᱱᱮ ᱜᱮᱞᱮ ᱵᱟᱲᱟᱭᱟ ᱠᱤ ᱟᱞᱮ ᱡᱟᱣᱜᱮ ᱱᱤᱛᱚᱜ ᱞᱮ ᱧᱟᱢ ᱟᱠᱟᱫᱟ ᱚᱱᱟ ᱫᱚ ᱟᱞᱮ ᱞᱮ ᱧᱟᱢ ᱟᱠᱟᱫᱟ ᱫᱟᱲᱮ ᱫᱚ ᱚᱞᱚᱜ ᱯᱟᱲᱦᱟᱜ ᱛᱮ ᱟᱨ ᱫᱟᱲᱮ ᱫᱚ ᱧᱟᱢ ᱟᱠᱟᱱᱟ ᱡᱟᱵ ᱱᱚᱣᱟ ᱠᱷᱚᱱ ᱞᱮ ᱫᱟᱬᱟ ᱵᱟᱲᱟ ᱠᱮᱫᱟ ᱛᱟᱵᱟ ᱵᱚᱞᱮ ᱞᱮ ᱟᱛᱳ ᱚᱲᱟᱜ ᱠᱚᱨᱮ ᱡᱮ ᱟᱵᱚᱣᱟᱜ ᱛᱮᱦᱮᱧ ᱯᱚᱨᱚᱵᱽ ᱯᱩᱱᱟᱹᱭ ᱠᱚ ᱦᱩᱭᱩᱜ ᱠᱟᱱᱟ ᱟᱵᱚᱣᱟᱜ ᱡᱮ ᱯᱚᱨᱚᱢᱯᱚᱨᱟ ᱨᱟᱭᱨᱤᱛ ᱠᱚ ᱢᱮᱱᱟᱜ ᱛᱟᱵᱚᱱᱟ ᱟᱵᱚᱣᱟᱜ ᱥᱚᱝᱥᱠᱨᱤᱛᱤ ᱠᱚ ᱢᱮᱱᱟᱜ ᱛᱟᱵᱚᱱᱟ ᱛᱮᱦᱮᱧ ᱡᱮ ᱱᱚᱰᱮ ᱵᱮᱡᱷᱟ ᱛᱩᱧ ᱯᱮ ᱫᱚᱦᱚ ᱟᱠᱟᱫᱟ ᱟᱨ ᱠᱷᱟᱥ ᱛᱚᱨ ᱯᱚᱨ ᱱᱚᱣᱟ ᱟᱭᱳᱡᱚᱠ ᱠᱚᱢᱤᱴᱤ ᱡᱟᱦᱟᱸᱭ ᱢᱟᱱ ᱜᱳᱵᱤᱱᱫ ᱴᱩᱰᱩ ᱵᱟᱵᱩᱧ ᱥᱟᱨᱦᱟᱣᱮᱭᱟ ᱟᱨ ᱠᱚᱢᱤᱴᱤ ᱨᱮᱱ ᱛᱟᱢᱟᱢ ᱥᱚᱫᱮᱥ ᱠᱚ ᱟᱯᱮᱧ ᱥᱟᱨᱦᱟᱣ ᱯᱮᱭᱟ ᱡᱮ ᱟᱯᱮ ᱱᱩᱱᱟᱹᱜ ᱟᱞᱮ ᱱᱚᱜᱼᱚᱭ ᱱᱤᱛᱚᱜ ᱱᱚᱣᱟ ᱨᱟᱵᱟᱝ ᱵᱮᱲᱟ ᱨᱮ ᱱᱚᱰᱮ ᱵᱚ ᱥᱮᱴᱮᱨ ᱟᱠᱟᱱᱟ ᱟᱯᱮ ᱠᱚᱣᱟᱜ ᱱᱚᱣᱟ ᱫᱚ ᱢᱤᱫᱴᱮᱱ ᱪᱟᱸᱫᱚ ᱵᱚᱸᱜᱟᱣᱟᱜ ᱫᱟᱲᱮ ᱠᱟᱱ ᱜᱮᱭᱟ ᱱᱚᱣᱟ ᱥᱚᱢᱚᱭ ᱚᱠᱛᱚ ᱟᱵᱚ ᱞᱟᱹᱜᱤᱫ ᱦᱮᱡ ᱟᱠᱟᱱᱟ ᱥᱮᱴᱮᱨ ᱟᱠᱟᱱᱟ ᱪᱩᱸᱠᱤ ᱟᱵᱚ ᱫᱚᱵᱚ ᱢᱮᱱᱟ ᱱᱤᱛᱚᱜ ᱟᱹᱰᱤ ᱡᱮᱛᱱᱟ ᱠᱟᱛᱷᱟ ᱠᱚ ᱨᱚᱲ ᱠᱮᱫᱟ ᱯᱮᱲᱟ ᱠᱚ ᱚᱱᱟ ᱫᱚ ᱞᱩᱛᱩᱨ ᱨᱮ ᱨᱮᱵᱮᱫ ᱨᱮᱭᱟᱜ ᱠᱟᱛᱷᱟ ᱠᱟᱱᱟ ᱟᱠᱷᱟ ᱵᱚ ᱢᱮᱱᱟ ᱦᱤᱡᱩᱜ ᱠᱟᱱᱟ ᱠᱚ ᱯᱮᱲᱟ ᱪᱮᱫ ᱵᱚᱱ ᱟᱸᱡᱚᱢᱟ ᱪᱮᱫ ᱵᱚᱱ ᱪᱟᱞᱟᱜᱼᱟ ᱤᱧ ᱢᱤᱫᱴᱮᱱ ᱟᱵᱚ ᱥᱟᱶᱛᱟ ᱨᱤᱧ ᱪᱟᱞᱟᱜ ᱠᱟᱱᱟ ᱟᱵᱚ ᱮᱱᱮᱡ ᱥᱮᱨᱮᱧ ᱨᱮ ᱱᱩᱱᱟᱹᱜ ᱨᱟᱹᱥᱠᱟᱹ ᱢᱮᱱᱟᱜ ᱵᱚᱱᱟ ᱯᱷᱤᱨ ᱵᱷᱤ ᱟᱵᱚ ᱵᱚᱱ ᱧᱮᱞᱮᱫ ᱠᱟᱱᱟ ᱟᱵᱚᱣᱟᱜ ᱴᱤᱵᱷᱤ ᱪᱮᱱᱮᱞ ᱠᱚᱨᱮ ᱪᱟᱦᱮ ᱡᱟᱦᱟᱸ ᱨᱮᱰᱤᱭᱳ ᱟᱨ ᱠᱚᱨᱮ ᱱᱤᱛᱚᱜ ᱢᱮᱱᱟᱜᱼᱟ ᱪᱮᱫᱟᱜ ᱵᱚᱱ ᱛᱟᱭᱱᱚᱢ ᱟᱠᱟᱱᱟ ᱪᱮᱫᱟᱜ ᱟᱵᱚᱣᱟᱜ ᱥᱴᱮᱡᱽ ᱵᱟᱹᱱᱩᱜᱼᱟ ᱱᱚᱣᱟ ᱱᱚᱣᱟ ᱠᱚ ᱪᱤᱱᱛᱟ ᱵᱷᱟᱵᱽᱱᱟ ᱨᱮᱭᱟᱜ ᱠᱟᱛᱷᱟ ᱠᱟᱱᱟ ᱱᱤᱛᱚᱜ ᱡᱟᱦᱟᱸ ᱡᱟᱦᱟᱸ ᱠᱚ ᱥᱮᱬᱟᱜ ᱠᱟᱱᱟ ᱵᱤᱵᱷᱤᱱ ᱥᱚᱝᱜᱚᱴᱷᱚᱱ ᱢᱮᱱᱟᱜ ᱠᱚᱣᱟ ᱩᱱᱠᱩ ᱴᱷᱮᱱ ᱱᱚᱣᱟ ᱠᱟᱛᱷᱟ ᱠᱚᱨᱟᱣ ᱟᱵᱚ ᱠᱚᱨᱮᱱ ᱱᱤᱛᱚᱜ ᱡᱟᱦᱟᱸ ᱟᱵᱚᱣᱟᱜ ᱫᱟᱲᱮ ᱠᱚ ᱧᱟᱢ ᱮᱫᱟ ᱱᱤᱛᱚᱜ ᱠᱟᱛᱷᱟ ᱵᱚᱱ ᱤᱫᱤᱭᱟ ᱛᱷᱚᱲᱟ

ᱠᱚᱥᱴᱚᱜ ᱠᱟᱱ ᱜᱮᱭᱟ ᱟᱫᱚ ᱟᱵᱚ ᱵᱚᱱ ᱧᱮᱞ ᱫᱟᱲᱮᱭᱟᱜᱼᱟ ᱠᱤ ᱫᱷᱚᱨᱚᱢ ᱤᱧ ᱫᱚ ᱚᱱᱟᱜᱤᱧ ᱢᱮᱱᱟ ᱫᱷᱚᱨᱚᱢ ᱫᱚ ᱢᱤᱫᱴᱮᱱ ᱪᱮᱫ ᱠᱟᱱᱟ ᱫᱷᱚᱨᱚᱢ ᱫᱚ ᱢᱤᱫᱴᱮᱱ ᱫᱟᱲᱮ ᱠᱟᱱᱟ ᱢᱟᱱᱮ ᱤᱧ ᱟᱴᱠᱟᱨ ᱤᱫᱤ ᱪᱮᱛᱟᱱᱤᱧ ᱫᱷᱚᱨᱚᱢ ᱪᱮᱛᱟᱱ ᱨᱮ ᱱᱤᱛᱚᱜ ᱟᱹᱰᱤ ᱞᱮ ᱠᱟᱹᱢᱤ ᱠᱮᱫᱟ ᱟᱨ ᱠᱟᱹᱢᱤ ᱠᱟᱛᱮ ᱧᱮᱞ ᱠᱮᱫᱟ ᱟᱨ ᱚᱱᱟᱨᱮ ᱦᱤᱥᱠᱟ ᱦᱩᱞᱩᱝ ᱟᱨ ᱢᱤᱫᱴᱮᱱ ᱟᱵᱚᱨᱮ ᱢᱮᱱᱟᱜᱼᱟ ᱟᱵᱚ ᱡᱟᱹᱛᱤ ᱥᱚᱢᱟᱡᱽ ᱨᱮᱫᱚ ᱟᱹᱰᱤ ᱟᱵᱚᱨᱮ ᱦᱤᱥᱠᱟ ᱢᱮᱱᱟᱜᱼᱟ ᱟᱵᱚ ᱫᱚ ᱠᱟᱴᱠᱚᱢ ᱞᱮᱠᱟᱱ ᱦᱚᱲ ᱠᱟᱱᱟ ᱵᱚᱱ ᱡᱟᱦᱟᱸᱭ ᱞᱟᱦᱟᱜ ᱠᱟᱱᱟ ᱩᱱᱤ ᱵᱚᱱ ᱛᱟᱭᱱᱚᱢᱮ ᱠᱟᱱᱟ ᱦᱮᱸᱥᱮ ᱚᱱᱟ ᱤᱥᱠᱟ ᱦᱩᱲᱩᱝ ᱪᱤᱠᱟ ᱛᱮᱵᱚᱱ ᱪᱟᱵᱟᱭᱟ ᱟᱫᱚ ᱚᱱᱟ ᱞᱟᱹᱜᱤᱫ ᱟᱵᱚ ᱥᱚᱝᱜᱚᱴᱷᱚᱱ ᱪᱟᱵᱟᱜ ᱠᱟᱱᱟ ᱥᱮᱫᱟᱭ ᱠᱷᱚᱱ ᱱᱚᱣᱟ ᱫᱚ ᱟᱵᱚ ᱟᱹᱨᱤ ᱵᱟᱱᱟᱣ ᱟᱠᱟᱱ ᱛᱟᱵᱚᱱᱟ ᱪᱮᱫ ᱞᱮᱠᱟ ᱪᱚᱝ ᱥᱮᱫᱟᱭ ᱥᱚᱛ ᱡᱩᱜᱽ ᱠᱷᱚᱱ ᱥᱮ ᱥᱤᱨᱡᱚᱱ ᱡᱩᱜᱽ ᱠᱷᱚᱱ ᱪᱮᱫ ᱞᱮᱠᱟ ᱱᱤᱛᱚᱜ ᱱᱟᱦᱟᱜ ᱡᱩᱜᱽ ᱨᱮᱵᱚ ᱦᱮᱡ ᱟᱠᱟᱱᱟ ᱱᱚᱣᱟ ᱵᱮᱵᱚᱥᱛᱷᱟ ᱨᱮ ᱟᱵᱚ ᱵᱚᱱ ᱠᱷᱟᱴᱚᱜ ᱠᱟᱱᱟ ᱛᱚ ᱠᱷᱟᱴᱚ ᱫᱚ ᱪᱮᱫ ᱞᱮᱠᱟ ᱥᱟᱱᱟᱢ ᱟᱛᱳ ᱨᱮ ᱡᱟᱦᱟᱸ ᱜᱮ ᱢᱮᱱᱟᱜ ᱛᱚᱞ ᱟᱠᱟᱱᱟ ᱚᱱᱟ ᱫᱚ ᱦᱩᱭᱩᱜ ᱠᱟᱱᱟ ᱢᱟᱹᱡᱷᱤ ᱵᱟᱵᱟ ᱢᱟᱸᱡᱽ ᱢᱟᱱᱮ ᱠᱟᱴ ᱨᱮᱭᱟᱜ ᱡᱟᱦᱟᱸ ᱠᱚ ᱢᱮᱛᱟᱜ ᱠᱟᱱᱟ ᱢᱟᱸᱡᱽ ᱢᱟᱱᱮ ᱟᱹᱰᱤ ᱫᱟᱲᱮ ᱚᱱᱟ ᱫᱚ ᱦᱟᱨᱛᱟ ᱠᱚ ᱦᱟᱱᱛᱮ ᱱᱟᱛᱮᱜᱼᱟ ᱢᱮᱱᱠᱷᱟᱱ ᱡᱟᱦᱟᱸ ᱢᱟᱸᱡᱽ ᱡᱮᱥᱮ ᱥᱟᱨᱡᱚᱢ ᱠᱚ ᱢᱮᱛᱟᱜ ᱠᱟᱱᱟ ᱥᱟᱨᱡᱚᱢ ᱫᱟᱨᱮ ᱟᱫᱚ ᱚᱱᱟ ᱠᱚ ᱢᱟᱸᱡᱽ ᱢᱟᱱᱮ ᱡᱟᱦᱟᱸᱭ ᱩᱱᱤ ᱴᱷᱮᱱ ᱫᱟᱲᱮ ᱛᱟᱦᱮᱱᱟ ᱵᱩᱫᱷᱤ ᱛᱟᱦᱮᱱᱟ ᱠᱤ ᱤᱧᱟᱹᱜ ᱟᱛᱳ ᱪᱮᱫ ᱞᱮᱠᱟᱛᱤᱧ ᱛᱚᱞ ᱫᱚᱦᱚᱭᱟ ᱯᱟᱨᱟᱱᱤᱠ ᱢᱮᱱᱟᱭᱟ ᱱᱟᱭᱠᱮ ᱢᱮᱱᱟᱭᱟ ᱵᱷᱚᱫᱨᱚᱢ ᱢᱮᱱᱟᱭᱟ ᱟᱨ ᱩᱱᱠᱩ ᱪᱤᱞᱤ ᱵᱚᱱ ᱢᱮᱛᱟ ᱠᱚ ᱡᱚᱜᱽ ᱢᱟᱹᱡᱷᱤ ᱢᱮᱱᱟᱜ ᱠᱚ ᱢᱚᱬᱮ ᱠᱚᱫᱚ ᱥᱮᱨᱮᱧ ᱦᱚᱸ ᱢᱮᱱᱟᱜ ᱛᱟᱵᱚᱱᱟ ᱢᱚᱬᱮ ᱠᱚᱫᱚ ᱢᱚᱬᱮ ᱵᱚᱭᱦᱟ ᱡᱟ ᱜᱚᱥᱟᱸᱭ ᱛᱩᱨᱩᱭ ᱠᱚᱫᱚ ᱛᱩᱨᱩᱭ ᱵᱚᱭᱦᱟ ᱪᱮᱛᱮ ᱛᱮᱠᱚ ᱜᱚᱵᱨᱤ ᱠᱟᱱ ᱪᱮᱛᱮ ᱛᱮᱠᱚ ᱞᱟᱞᱟᱢᱟ ᱠᱟᱱᱟ ᱵᱚ ᱥᱮᱨᱮᱧ ᱨᱮ ᱢᱮᱱᱟᱜᱼᱟ ᱱᱮᱥ ᱚᱱᱟ ᱫᱚ ᱱᱚᱣᱟ ᱥᱮᱨᱮᱧ ᱫᱚ ᱵᱟᱝ ᱠᱟᱱᱟ ᱟᱵᱚ ᱱᱮᱥ ᱠᱟᱯᱟᱨᱮ ᱫᱚ ᱛᱤᱱᱟᱹᱜ ᱦᱟᱡᱟᱨ ᱥᱮ ᱞᱟᱠᱷ ᱥᱟᱞ ᱠᱟᱠᱟ ᱡᱩᱜᱽ ᱨᱮᱭᱟᱜ

ᱟᱹᱞᱤᱧ ᱱᱚᱣᱟ ᱞᱤᱧ ᱵᱟᱲᱟᱭ ᱠᱮᱫᱟ ᱡᱮ ᱦᱤᱞᱳᱜ ᱱᱚᱣᱟ ᱫᱷᱩᱲᱤ ᱫᱷᱟᱹᱨᱛᱤ ᱨᱮᱢ ᱡᱚᱱᱚᱢ ᱮᱱᱟ ᱟᱢ ᱩᱯᱨᱩᱢ ᱦᱚᱸ ᱵᱟᱹᱧ ᱚᱠᱚᱭ ᱠᱟᱹᱱᱟᱹᱧ ᱩᱯᱨᱩᱢ ᱚᱠᱟ ᱠᱚᱨᱮᱢ ᱧᱟᱢᱟ ᱡᱮ ᱟᱢᱟᱝ ᱦᱟᱯᱲᱟᱢ ᱴᱷᱮᱱ ᱠᱷᱚᱱ ᱟᱵᱚᱨᱮᱱ ᱡᱟᱦᱟᱸᱭ ᱥᱚᱢᱟᱡᱽ ᱨᱮᱱ ᱦᱚᱲ ᱢᱮᱱᱟᱜ ᱠᱚ ᱩᱱᱠᱩ ᱴᱷᱮᱱ ᱠᱷᱚᱱ ᱟᱨ ᱵᱟᱠᱷᱟᱡ ᱫᱚ ᱟᱥᱲᱟ ᱢᱟᱱᱮ ᱥᱠᱩᱞ ᱴᱷᱮᱱ ᱠᱷᱚᱱ ᱠᱚ ᱪᱟᱞᱟᱜ ᱠᱟᱱᱟ ᱩᱯᱨᱩᱢ ᱡᱮ ᱦᱤᱞᱳᱜ ᱩᱱᱤ ᱦᱚᱭ ᱟᱭ ᱩᱯᱨᱩᱢᱮᱱᱟ ᱩᱨᱩᱢᱮᱱᱟᱭ ᱤᱧ ᱥᱟᱱᱛᱟᱲ ᱤᱧᱟᱝ ᱢᱤᱫ ᱢᱟᱹᱱᱢᱤ ᱠᱟᱹᱱᱟᱹᱧ ᱱᱚᱣᱟ ᱫᱷᱟᱹᱨᱛᱤ ᱨᱮᱱ

ᱧᱟᱧᱟᱢ ᱟᱥᱟᱨ ᱢᱮᱱᱟᱜᱼᱟ ᱞᱮᱠᱤᱱ ᱯᱚᱫ ᱨᱮᱭᱟᱜ ᱜᱟᱨᱤᱢᱟ ᱫᱚ ᱟᱥᱟᱱ ᱵᱟᱹᱱᱩᱜᱼᱟ ᱤᱧ ᱫᱚ ᱱᱚᱣᱟ ᱨᱮᱜᱮ ᱥᱟᱶᱛᱟ ᱨᱮᱜᱮᱧ ᱧᱮᱞ ᱠᱮᱫᱟ ᱤᱧ ᱱᱤᱛᱚᱜ ᱡᱟᱦᱟᱸ ᱨᱮᱜᱮᱧ ᱠᱟᱹᱢᱤ ᱠᱟᱱᱟ ᱫᱤᱥᱚᱢ ᱨᱮ ᱟᱹᱰᱤ ᱟᱯᱮ ᱯᱮ ᱧᱮᱞᱟ ᱟᱞᱮ ᱠᱚᱣᱟ ᱯᱷᱮᱥᱵᱩᱠ ᱨᱮ ᱱᱚᱜᱼᱚᱭ ᱨᱟᱢᱠᱨᱤᱥᱱᱟ ᱵᱟᱹᱵᱩ ᱢᱮᱱᱟᱭᱟ ᱥᱟᱨᱡᱚᱱ ᱵᱟᱹᱵᱩ ᱛᱟᱠᱚ ᱢᱮᱱᱟᱜ ᱠᱚᱣᱟ ᱥᱤᱠᱚᱱᱫᱚᱨ ᱵᱟᱹᱵᱩ ᱛᱟᱠᱚ ᱢᱮᱱᱟᱜ ᱠᱚᱣᱟ ᱡᱟᱦᱟᱸ ᱜᱮ ᱟᱞᱮ ᱞᱮ ᱠᱟᱹᱢᱤ ᱠᱟᱱᱟ ᱟᱞᱮᱭᱟᱜ ᱴᱟᱠᱟ ᱯᱚᱭᱥᱟ ᱦᱚᱲᱢᱚ ᱜᱤᱫᱟᱹᱨ ᱵᱩᱫᱟᱹᱨ ᱤᱠᱟᱹ ᱠᱟᱛᱮ ᱧᱩᱛ ᱧᱤᱫᱟᱹ ᱟᱞᱮ ᱫᱤᱥᱚᱢ ᱫᱤᱥᱚᱢ ᱨᱮ ᱫᱟᱬᱟᱱ ᱠᱟᱛᱮ ᱟᱵᱚ ᱵᱚ ᱞᱟᱹᱭ ᱟᱯᱮᱭᱟ ᱜᱚᱜᱚ ᱵᱟᱵᱟ ᱵᱚᱭᱦᱟ ᱢᱤᱥᱤ ᱠᱚ ᱪᱟᱦᱮ ᱵᱟᱹᱵᱩ ᱠᱚ ᱤᱧᱟᱹᱜ ᱠᱟᱛᱷᱟ ᱯᱮ ᱟᱸᱡᱚᱢᱮᱫ ᱠᱟᱱ ᱯᱮ ᱵᱟᱲᱟᱭᱟ ᱡᱮ ᱱᱚᱣᱟ ᱠᱟᱹᱢᱤ ᱞᱮ ᱥᱩᱨᱡᱟᱣ ᱞᱮᱫᱟ ᱱᱚᱜᱼᱚᱭ ᱟᱹᱞᱤᱧ ᱨᱮᱱ ᱵᱚᱭᱟ ᱱᱮᱛᱟ ᱨᱟᱢᱠᱨᱤᱥᱱᱟ ᱵᱟᱹᱵᱩ ᱢᱮᱱᱟᱭᱟ ᱡᱟᱠᱟᱱ ᱢᱚᱬᱮ ᱞᱮ ᱮᱛᱚᱦᱚᱵ ᱞᱮᱫᱟ ᱟᱵᱚᱣᱟᱜ ᱯᱨᱚᱪᱚᱞᱚᱱ ᱨᱮ ᱪᱮᱫ ᱢᱮᱱᱟᱜᱼᱟ ᱪᱟᱹᱴᱤᱭᱟᱹ ᱠᱚᱞᱮ ᱨᱩᱢ ᱞᱮᱫ ᱠᱚᱣᱟ ᱚᱱᱟ ᱟᱥᱯᱟᱥ ᱨᱮᱱᱟᱜ ᱟᱹᱛᱩ ᱠᱚ ᱯᱟᱹᱛᱭᱟᱹᱣ ᱵᱟᱝ ᱛᱟᱦᱮᱸ ᱞᱮᱱ ᱛᱟᱠᱚᱣᱟ ᱪᱮᱫ ᱠᱚ ᱪᱤᱠᱟᱹᱭᱮᱫᱟ ᱯᱟᱜᱽᱞᱟᱭᱮᱱᱟ ᱠᱚ ᱥᱮ ᱪᱤᱠᱟᱹᱭᱮᱱᱟ ᱱᱚᱣᱟ ᱞᱩᱜᱩ ᱟᱹᱞᱤᱧ ᱫᱚᱞᱤᱧ ᱠᱟᱹᱴᱤᱡ ᱨᱮᱞᱤᱧ ᱟᱸᱡᱚᱢ ᱟᱠᱟᱫ ᱛᱟᱦᱮᱱᱟ ᱥᱮᱨᱮᱧ ᱨᱟᱺᱪᱤ ᱠᱷᱚᱱ ᱯᱟᱲᱦᱟᱣ ᱠᱟᱛᱮ ᱡᱟᱵ ᱚᱸᱰᱮᱱᱟᱜ ᱥᱤᱥᱴᱮᱢ ᱠᱚᱞᱤᱧ ᱧᱮᱞ ᱠᱮᱫᱟ ᱫᱤᱥᱚᱢ ᱞᱤᱧ ᱧᱮᱞ ᱠᱮᱫᱟ ᱵᱟᱯᱨᱮ ᱟᱞᱮ ᱫᱚ ᱱᱚᱣᱟ ᱟᱹᱰᱤ ᱢᱟᱨᱟᱝ ᱟᱹᱛᱩ ᱨᱟᱺᱪᱤ ᱨᱮᱭᱟᱜ ᱡᱟᱵ ᱱᱚᱣᱟ ᱵᱟᱦᱟ ᱯᱚᱨᱚᱵᱽ ᱡᱮ ᱱᱤᱛᱚᱜ ᱫᱚ ᱱᱚᱣᱟ ᱟᱵᱚ ᱵᱚ ᱢᱮᱛᱟᱜ ᱠᱟᱱ ᱵᱟᱦᱟ ᱯᱚᱨᱚᱵᱽ ᱚᱸᱰᱮᱱᱟᱜ ᱵᱟᱦᱟ ᱯᱚᱨᱚᱵᱽ ᱞᱮᱠᱟᱞᱤᱧ ᱧᱮᱞ ᱠᱮᱫᱟ ᱩᱱ ᱠᱷᱚᱱ ᱜᱮ ᱟᱹᱞᱤᱧᱟᱜ ᱩᱭᱦᱟᱹᱨ ᱛᱟᱦᱮᱸ ᱞᱮᱱᱟ ᱥᱟᱢᱟᱝ ᱨᱮ ᱱᱚᱝᱠᱟ ᱡᱟᱦᱟᱱᱟᱜ ᱠᱚ ᱪᱮᱞᱤᱧ ᱨᱚᱲᱮᱫ ᱠᱟᱱᱟ ᱚᱸᱰᱮ ᱦᱚᱸᱠᱚ ᱩᱭᱦᱟᱹᱨ ᱚᱠᱚᱭ ᱠᱟᱱᱟᱢ ᱪᱮᱫ ᱠᱟᱱᱟᱢ ᱟᱢ ᱪᱤᱞᱤ ᱠᱟᱱᱟᱢ ᱛᱤᱱᱟᱹᱜ ᱮᱢ ᱵᱟᱲᱟᱭᱟ

ᱥᱟᱭ ᱠᱷᱚᱱ ᱠᱚ ᱦᱟᱡᱟᱨ ᱦᱟᱡᱟᱨ ᱠᱚ ᱞᱟᱠᱷ ᱞᱟᱠᱷ ᱠᱷᱚᱱ ᱠᱚ ᱮᱞᱟᱠ ᱮᱱᱟ ᱱᱤᱛᱚᱜ ᱟᱵᱚ ᱵᱷᱟᱨᱚᱛ ᱡᱟᱜᱟᱛ ᱦᱚᱸ ᱵᱟᱝ ᱱᱮᱯᱟᱞ ᱵᱟᱝᱞᱟᱫᱮᱥ ᱵᱷᱩᱴᱟᱱ ᱟᱨ ᱡᱟᱦᱟᱸ ᱡᱟᱦᱟᱸ ᱠᱚᱨᱮ ᱢᱮᱱᱟᱜ ᱠᱚᱣᱟ ᱫᱤᱥᱚᱢ ᱠᱚᱨᱮ ᱟᱵᱚ ᱤᱝᱞᱮᱱᱰ ᱠᱚᱨᱮ ᱡᱟᱦᱟᱸ ᱰᱚᱠᱴᱚᱨ ᱠᱚ ᱢᱮᱱᱟᱜ ᱠᱚᱣᱟ ᱤᱧᱡᱤᱱᱤᱭᱟᱨ ᱠᱚ ᱢᱮᱱᱟᱜ ᱠᱚᱣᱟ ᱩᱱᱠᱩ ᱱᱤᱛᱚᱜ ᱟᱵᱚ ᱯᱷᱮᱥᱵᱩᱠ ᱠᱚᱨᱮ ᱠᱚ ᱧᱮᱞᱮᱫ ᱛᱟᱵᱚᱱᱟ ᱠᱤ ᱵᱷᱟᱨᱚᱛ ᱡᱟᱜᱟᱛ ᱨᱮ ᱟᱵᱚ ᱥᱟᱶᱛᱟ ᱦᱮᱣᱟ ᱵᱚᱝᱥᱚ ᱠᱚ ᱢᱤᱫᱚᱜ ᱠᱟᱱᱟ ᱛᱚ ᱟᱵᱚ ᱫᱚᱵᱚᱱ ᱢᱤᱫᱚᱜ ᱢᱟ ᱟᱨ ᱚᱱᱟ ᱞᱟᱹᱜᱤᱫ ᱫᱚ ᱪᱮᱫ ᱦᱩᱭᱩᱜ ᱠᱟᱱᱟ

ᱟᱭᱠᱟᱣ ᱮᱫᱟ ᱵᱚᱱ ᱠᱤ ᱦᱚᱭ ᱢᱮᱱᱟᱭ ᱧᱟᱝ ᱨᱮ ᱥᱮ ᱞᱮᱠᱟ ᱫᱟᱲ ᱫᱷᱚᱨᱚᱢ ᱠᱟᱱᱟ ᱟᱢ ᱟᱵᱚᱣᱟᱜ ᱟᱹᱜᱤᱞ ᱦᱟᱯᱲᱟᱢ ᱠᱚ ᱚᱲᱟᱜ ᱵᱚᱸᱜᱟ ᱠᱚ ᱡᱮ ᱢᱮᱱᱟᱜ ᱠᱚ ᱯᱩᱨᱠᱷᱟ ᱵᱚᱸᱜᱟ ᱠᱚ ᱧᱩᱢ ᱠᱚ ᱫᱟᱲᱮᱢ ᱧᱟᱢᱟ ᱱᱚᱣᱟ ᱯᱩᱨᱟ ᱵᱤᱥᱣᱟᱥ ᱢᱮᱱᱟᱜᱼᱟ ᱠᱤ ᱴᱟᱠᱟ ᱯᱚᱭᱥᱟ ᱫᱚ ᱫᱟᱲᱮ ᱫᱚ ᱵᱟᱢ ᱧᱟᱢᱟ ᱫᱟᱲᱮᱢ ᱧᱟᱢᱟ ᱟᱢ ᱩᱭᱦᱟᱹᱨ ᱠᱚ ᱟᱢᱨᱮᱱ ᱵᱚᱸᱜᱟ ᱵᱩᱨᱩ ᱥᱮᱫᱟᱭ ᱠᱚᱨᱮᱱ ᱟᱨ ᱚᱲᱟᱜ ᱵᱚᱸᱜᱟ ᱵᱩᱨᱩ ᱠᱚ ᱱᱤᱦᱟᱭ ᱫᱟᱲᱮ ᱧᱟᱢᱚᱜᱼᱟ ᱟᱨ ᱡᱟᱹᱛᱤ ᱫᱚ ᱪᱮᱫ ᱠᱟᱱ ᱛᱟᱵᱚᱱᱟ ᱢᱤᱫᱴᱮᱱ ᱢᱩᱞ ᱠᱟᱱ ᱛᱟᱵᱚᱱᱟ ᱢᱩᱞ ᱢᱮᱱᱟᱜ ᱛᱟᱵᱚᱱᱟ ᱟᱵᱚ ᱛᱟᱞᱟᱨᱮ ᱛᱚᱵᱮ ᱜᱮ ᱱᱤᱛᱚᱜ ᱟᱵᱚ ᱵᱚᱱ ᱦᱮᱡ ᱟᱠᱟᱱᱟ ᱡᱟᱹᱛᱤ ᱩᱢᱩᱞ ᱢᱮᱱᱟᱜᱼᱟ ᱢᱮᱱᱠᱷᱟᱱ ᱟᱞᱮ ᱦᱚᱸ ᱱᱚᱣᱟ ᱥᱟᱺᱜᱤᱧ ᱠᱷᱚᱱ ᱞᱮ ᱦᱮᱡ ᱟᱠᱟᱱᱟ ᱱᱩᱠᱩ ᱨᱟᱺᱪᱤ ᱠᱷᱚᱱ ᱠᱚ ᱦᱮᱡ ᱟᱠᱟᱱᱟ ᱟᱨ ᱱᱚᱣᱟ ᱩᱱᱟᱹᱜ ᱫᱚ ᱥᱚᱢᱚᱭ ᱱᱚᱰᱮ ᱠᱚ ᱮᱢ ᱟᱠᱟᱫᱟ ᱟᱨ ᱠᱷᱟᱡ ᱫᱚ ᱱᱚᱰᱮ ᱟᱯᱮ ᱢᱚᱛᱚ ᱵᱤᱠᱛᱤ ᱯᱮ ᱠᱟᱨᱭᱚᱠᱨᱚᱢ ᱵᱟᱲᱟ ᱠᱮᱭᱟ ᱱᱤᱛᱚᱜ ᱟᱹᱰᱤ ᱥᱟᱨᱟ ᱱᱚᱰᱮ ᱢᱮᱱᱟᱜᱼᱟ ᱤᱧ ᱫᱚ ᱱᱚᱣᱟ ᱜᱤᱧ ᱢᱮᱱᱟ ᱤᱭᱩᱴᱤᱭᱩᱵᱟᱨ ᱟᱵᱚ ᱡᱮᱛᱱᱟ ᱜᱟᱛᱮ ᱠᱚ ᱢᱮᱱᱟᱜ ᱠᱚᱣᱟ ᱟᱵᱚᱣᱟᱜ ᱯᱚᱨᱚᱢᱯᱚᱨᱟ ᱡᱮ ᱢᱮᱱᱟᱜᱼᱟ ᱥᱚᱝᱥᱠᱨᱤᱛᱤ ᱢᱮᱱᱟᱜᱼᱟ ᱩᱨᱩᱢ ᱦᱩᱭᱩᱜᱼᱟ ᱚᱱᱟ ᱵᱚ ᱵᱟᱧᱪᱟᱣ ᱫᱚᱦᱚᱭ ᱢᱟ ᱱᱚᱣᱟ ᱠᱚ ᱞᱟᱹᱜᱤᱫ ᱫᱚ ᱪᱮᱫ ᱮᱢᱚᱜ ᱦᱩᱭᱩᱜᱼᱟ ᱥᱚᱢᱚᱭ ᱟᱹᱞᱤᱧ ᱦᱚᱸᱞᱤᱧ ᱵᱟᱲᱟᱭᱟ ᱯᱮᱭᱟ ᱪᱤᱡᱽ ᱥᱚᱢᱚᱭ ᱫᱩᱥᱨᱟ ᱪᱤᱡᱽ ᱥᱚᱦᱭᱳᱜᱽ ᱢᱟᱱᱮ ᱜᱚᱲᱚ ᱜᱚᱯᱚᱲᱚ ᱦᱩᱭᱩᱜᱼᱟ ᱛᱮᱥᱟᱨ ᱪᱤᱡᱽ ᱟᱛᱢᱚ ᱥᱚᱢᱚᱨᱯᱚᱱ ᱟᱯᱱᱮ ᱟᱯ ᱨᱮ ᱟᱨᱯᱚᱱ ᱦᱩᱭᱩᱜᱼᱟ ᱠᱤ ᱤᱧ ᱥᱟᱱᱛᱟᱲ ᱠᱟᱹᱱᱟᱹᱧ ᱤᱧᱟᱹᱜ ᱠᱟᱹᱢᱤ ᱪᱮᱫ ᱠᱟᱱᱟ ᱛᱚᱵᱮ ᱟᱨ ᱵᱟᱠᱷᱟᱡ ᱢᱮᱱᱟ ᱢᱟᱹᱡᱷᱤ ᱦᱟᱲᱟᱢ ᱠᱟᱱᱟ ᱩᱱᱤᱭᱟᱜ ᱠᱟᱹᱢᱤ ᱠᱟᱱᱟ ᱪᱟᱞᱟᱜ ᱠᱟᱱ ᱜᱮ ᱟᱞᱮ ᱥᱮᱫ ᱫᱚ ᱦᱩᱭᱩᱜ ᱠᱟᱱᱟ ᱟᱹᱛᱩ ᱫᱚ ᱵᱟᱠᱚ ᱟᱴᱠᱟᱨᱟ ᱮ ᱢᱟᱹᱡᱷᱤᱭᱟᱜ ᱠᱟᱹᱢᱤ ᱠᱟᱱᱟ ᱪᱟᱞᱟᱜ ᱠᱟᱱ ᱜᱮᱭᱟ ᱥᱮ ᱟᱡ ᱫᱚ ᱵᱟᱭ ᱪᱟᱞᱟᱜᱼᱟ ᱛᱚ ᱚᱱᱟ ᱫᱚ ᱦᱩᱭᱩᱜ ᱠᱟᱱᱟ ᱥᱚᱢᱚᱨᱯᱚᱱ ᱤᱧᱟᱝ ᱯᱚᱨᱚᱵ ᱠᱟᱱᱟ ᱤᱧᱟᱝ ᱠᱟᱨᱡᱚᱠᱨᱚᱢ ᱠᱟᱱᱟ ᱢᱮᱱᱠᱷᱟᱱ ᱤᱧ ᱪᱟᱞᱟᱜ ᱢᱟ ᱜᱚᱲᱚᱧ ᱮᱢᱚᱜ ᱢᱟ ᱥᱚᱢᱚᱭᱤᱧ ᱮᱢᱚᱜ ᱢᱟ ᱡᱮᱞᱮᱠᱟ ᱜᱩᱨᱩ ᱜᱚᱢᱠᱮᱭᱟᱜ ᱯᱮᱭᱟ ᱥᱟᱨ ᱢᱮᱱᱟᱜ ᱛᱟᱭᱟ ᱯᱳᱭᱞᱳ ᱫᱚ ᱫᱷᱚᱨᱚᱢ ᱫᱚᱥᱟᱨ ᱫᱚ ᱟᱯᱟᱱ ᱟᱹᱥᱩᱞᱚᱜ ᱛᱮᱥᱟᱨ ᱫᱚ ᱵᱟᱭᱨᱤ ᱫᱟᱨᱟᱢ ᱛᱚ ᱵᱟᱭᱨᱤ ᱫᱟᱨᱟᱢ ᱨᱮ ᱱᱤᱛᱚᱜ ᱱᱚᱣᱟ ᱵᱚᱱ ᱧᱮᱞ ᱠᱮᱫᱟ ᱠᱟᱹᱦᱱᱤ ᱠᱚᱠᱚ ᱞᱟᱹᱭ ᱠᱮᱫᱟ ᱚᱱᱟ ᱫᱚ ᱵᱟᱹᱧ ᱪᱟᱞᱟᱜ ᱠᱟᱱᱟ ᱮᱱᱟᱝ ᱫᱚ

ᱵᱤᱨ ᱵᱩᱨᱩ ᱛᱟᱦᱮᱸ ᱞᱮᱱᱟ ᱟᱫᱚ ᱱᱤᱛᱚᱜ ᱢᱟᱛᱚ ᱟᱵᱚ ᱛᱟᱞᱟ ᱨᱮᱦᱚᱸ ᱟᱨᱚ ᱢᱟᱹᱱᱢᱤ ᱨᱩᱯ ᱫᱚ ᱟᱹᱰᱤ ᱠᱚ ᱢᱮᱱᱟᱜ ᱠᱚᱣᱟ ᱢᱮᱱᱠᱷᱟᱱ ᱟᱵᱚ ᱜᱮ ᱱᱤᱛᱚᱜ ᱫᱚ ᱚᱱᱟ ᱱᱤᱰᱟᱨ ᱦᱚᱲ ᱵᱚᱱ ᱛᱟᱦᱮᱸ ᱞᱮᱱᱟ ᱥᱟᱦᱥᱤ ᱦᱚᱲ ᱵᱚᱱ ᱛᱟᱦᱮᱸ ᱞᱮᱱᱟ ᱟᱵᱚ ᱴᱷᱮᱱ ᱜᱮ ᱟᱥ ᱟᱨ ᱠᱟᱹᱯᱤ ᱟᱨ ᱱᱚᱛᱮ ᱫᱚᱞᱮ ᱧᱮᱞᱮᱫ ᱛᱟᱯᱮ ᱟᱞᱮ ᱥᱮᱫ ᱢᱟᱛᱚ ᱪᱟᱵᱟᱱ ᱞᱮᱠᱟᱭᱮᱱ ᱜᱮ ᱟᱹᱞᱤᱧ ᱦᱚᱸ ᱵᱷᱟᱵᱽᱱᱟᱭᱮᱫ ᱟᱹᱞᱤᱧ ᱫᱚ ᱫᱤᱥᱚᱢ ᱫᱤᱥᱚᱢ ᱞᱤᱧ ᱫᱟᱬᱟᱱ ᱠᱟᱱᱟ ᱚᱱᱟ ᱠᱟᱹᱡ ᱛᱮᱞᱤᱧ ᱢᱮᱱᱟ ᱠᱤ ᱫᱷᱚᱨᱚᱢ ᱨᱮᱫᱚ ᱯᱟᱹᱛᱭᱟᱹᱣ ᱵᱚᱱ ᱫᱚᱦᱚᱭ ᱢᱟ ᱟᱨ ᱢᱟᱹᱡᱷᱤ ᱵᱟᱵᱟ ᱡᱟᱦᱟᱸᱭ ᱠᱚ ᱢᱮᱱᱟᱜ ᱯᱮᱭᱟ ᱢᱟ ᱟᱛᱳ ᱴᱚᱞᱟ ᱨᱮ ᱟᱯᱮ ᱱᱩᱠᱩ ᱢᱚᱬᱮ ᱦᱚᱲ ᱡᱮ ᱢᱮᱱᱟᱜ ᱯᱮᱭᱟ ᱩᱱᱠᱩ ᱟᱯᱮ ᱥᱟᱝᱜᱟᱴᱷᱟᱱ ᱵᱟᱱᱟᱣ ᱯᱮ ᱟᱛᱳ ᱪᱮᱴᱷᱟ ᱞᱮᱱᱠᱷᱟᱱ ᱱᱟᱯᱟᱭ ᱠᱚ ᱪᱮᱴᱷᱟᱜ ᱜᱮᱭᱟ ᱟᱨ ᱵᱟᱠᱷᱟᱱ ᱱᱚᱝᱠᱟ ᱵᱷᱟᱥᱟᱱ ᱵᱟᱡᱤ ᱫᱚ ᱛᱩᱢᱫᱟᱜ ᱡᱩᱢᱤᱫ ᱡᱩᱢᱤᱫ ᱫᱚᱢᱮ ᱠᱚ ᱡᱩᱢᱤᱫᱚᱜ ᱠᱟᱱ ᱜᱮᱭᱟ ᱟᱫᱚ ᱚᱱᱟ ᱠᱟᱹᱭᱟᱛᱮ ᱟᱹᱞᱤᱧ ᱫᱚ ᱠᱟᱹᱢᱤ ᱠᱟᱹᱢᱤ ᱞᱤᱧ ᱢᱮᱱᱟ ᱥᱚᱝᱠᱷᱮᱯ ᱨᱮ ᱠᱤᱱᱛᱩ ᱵᱟᱨᱭᱟ ᱜᱟᱱ ᱞᱤᱧ ᱥᱮᱨᱮᱧ ᱮᱫᱟ ᱟᱨ ᱥᱮᱨᱮᱧ ᱢᱩᱪᱟᱹᱫ ᱠᱟᱛᱮ ᱱᱤᱛᱚᱜ ᱟᱹᱰᱤ ᱱᱚᱣᱟ ᱠᱟᱨᱡᱚᱠᱨᱚᱢ ᱠᱚ ᱦᱩᱭ ᱠᱟᱱᱟ ᱟᱨ ᱵᱟᱹᱵᱩ ᱢᱟᱹᱭ ᱠᱚᱦᱚᱸ ᱠᱚ ᱟᱥᱨᱟᱜ ᱠᱟᱱᱟ ᱟᱨ ᱱᱩᱠᱩᱣᱟᱜ ᱜᱮ ᱚᱱᱟ ᱥᱮᱨᱮᱧ ᱢᱟᱫᱽᱫᱷᱚᱢ ᱛᱮᱜᱮ ᱥᱚᱢᱟᱡᱽ ᱨᱮᱭᱟᱜ ᱦᱚᱸ ᱢᱮᱱᱟᱜᱼᱟ ᱟᱨ ᱵᱟᱹᱵᱩ ᱢᱟᱹᱭ ᱠᱚᱨᱮᱱᱟᱜ ᱦᱚᱸ ᱠᱟᱛᱷᱟ ᱢᱮᱱᱟᱜᱼᱟ ᱚᱱᱟ ᱠᱚ ᱜᱤᱞᱤ ᱛᱷᱚᱲᱟ ᱜᱟᱞᱤᱧ ᱥᱮᱨᱮᱧ ᱞᱮᱫᱟ ᱟᱨ ᱚᱱᱟ ᱜᱟᱭᱟ ᱜᱟᱹᱠᱷᱩᱲᱤᱭᱟ ᱵᱟᱝ ᱠᱟᱱᱟᱞᱤᱧ ᱢᱮᱱᱠᱷᱟᱱ ᱛᱷᱚᱲᱟ ᱜᱟᱞᱤᱧ ᱥᱮᱨᱮᱧ ᱵᱟᱲᱟᱭᱟ ᱛᱚ ᱫᱤᱥᱚᱢ ᱫᱤᱥᱚᱢ ᱛᱮ ᱦᱚᱲᱢᱚ ᱠᱚ ᱞᱟᱸᱜᱟ ᱤᱫᱤ ᱵᱟᱲᱟᱭᱮᱱᱟ

ᱱᱚᱣᱟ ᱠᱚ ᱥᱟᱸᱫᱮᱥ ᱞᱟᱹᱭ ᱠᱟᱛᱮ ᱜᱮ ᱱᱚᱜᱼᱚᱭ ᱫᱷᱚᱨᱚᱢ ᱜᱟᱲ ᱟᱠᱷᱲᱟ ᱠᱷᱚᱱ ᱞᱩᱜᱩ ᱵᱩᱨᱩ ᱜᱷᱟᱱᱴᱟᱵᱟᱲᱤ ᱫᱷᱚᱨᱚᱢ ᱜᱟᱲ ᱟᱠᱷᱲᱟ ᱠᱷᱚᱱ ᱯᱟᱦᱴᱟ ᱥᱮᱫ ᱠᱷᱚᱱ ᱛᱮᱦᱮᱧ ᱟᱯᱮ ᱟᱨᱚ ᱟᱹᱰᱤ ᱜᱩᱱᱢᱟᱱ ᱡᱚᱦᱟᱨ ᱥᱟᱶᱛᱮ ᱱᱚᱣᱟ ᱢᱩᱪᱟᱹᱫ ᱮᱫᱟ ᱟᱨ ᱠᱚᱢᱤᱴᱤ ᱨᱮᱱ ᱟᱹᱰᱤ ᱟᱹᱰᱤ ᱮᱢᱟ ᱠᱚ ᱠᱟᱱᱟ ᱛᱮᱦᱮᱧ ᱱᱚᱣᱟ ᱥᱚᱢᱚᱭ ᱟᱞᱮ ᱯᱮ ᱮᱢᱟᱜ ᱞᱮᱭᱟ ᱱᱚᱣᱟ ᱠᱚ ᱞᱟᱹᱜᱤᱫ ᱫᱚ ᱟᱨᱚ ᱟᱹᱰᱤ ᱟᱹᱰᱤ ᱥᱟᱨᱦᱟᱣ